ᱦᱟᱭ ᱜᱟᱛᱮ ᱠᱚ ᱥᱟᱱᱟᱢ ᱠᱚ ᱱᱟᱯᱟᱭ ᱜᱮᱭᱟ ᱯᱮ ᱛᱮᱦᱮᱧᱟᱜ ᱤᱧᱟᱹᱜ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱟᱯᱮᱧ ᱩᱫᱩᱜ ᱟᱯᱮᱭᱟ ᱟᱞᱮᱭᱟᱜ ᱵᱤᱨ ᱟᱞᱮᱭᱟᱜ ᱵᱤᱨ ᱨᱮᱱᱟᱜ ᱢᱤᱫ ᱵᱟᱨ ᱡᱚ ᱵᱤᱞᱤ ᱧᱮᱞ ᱫᱟᱵᱚᱱ ᱱᱤᱭᱟᱹ ᱫᱚ ᱱᱤᱭᱟᱹ ᱫᱚ ᱠᱟᱱᱟ ᱠᱷᱤᱡᱩᱨ ᱫᱟᱨᱮ ᱠᱷᱤᱡᱩᱨ ᱠᱷᱤᱡᱩᱨ ᱵᱮᱞᱮ ᱱᱚᱣᱟ ᱫᱟᱨᱮ ᱦᱚᱸ ᱟᱵᱚᱱ ᱧᱮᱞ ᱫᱟᱲᱮᱭᱟᱜ ᱠᱟᱱᱟ ᱠᱷᱤᱡᱩᱨ ᱠᱷᱤᱡᱩᱨ ᱵᱮᱞᱮ ᱠᱟᱱᱟ ᱱᱤᱭᱟᱹ ᱫᱚ ᱠᱚ ᱢᱮᱛᱟᱜ ᱠᱟᱱᱟ ᱵᱤᱨ ᱠᱷᱤᱡᱩᱨ ᱠᱟᱱᱟ ᱱᱤᱭᱟᱹ ᱠᱷᱤᱡᱩᱨ ᱵᱤᱞᱤ ᱫᱚ ᱵᱟᱨᱚ ᱢᱟᱥ ᱜᱮ ᱧᱟᱢᱚᱜᱼᱟ ᱟᱞᱮᱭᱟᱜ ᱵᱤᱨ ᱨᱮ ᱱᱚᱝᱠᱟᱱᱟᱜ ᱫᱚᱢᱮ ᱜᱟᱱ ᱜᱮ ᱫᱟᱨᱮ ᱢᱮᱱᱟᱜᱼᱟ ᱮᱢᱱᱤ ᱠᱷᱤᱡᱩᱨ ᱢᱟᱵᱚᱱ ᱧᱮᱞᱟ ᱱᱚᱜᱼᱚᱭ ᱡᱚᱢ ᱯᱷᱟᱨᱟᱠ ᱨᱮ ᱧᱮᱞᱚᱜ ᱠᱟᱱᱟ ᱢᱤᱫᱴᱟᱝ ᱠᱷᱤᱡᱩᱨ ᱫᱟᱨᱮ ᱚᱱᱟ ᱠᱷᱤᱡᱩᱨ ᱫᱚ ᱵᱟᱨᱚ ᱢᱟᱥ ᱫᱚ ᱵᱟᱝ ᱧᱟᱢᱚᱜᱼᱟ ᱛᱚ ᱱᱚᱣᱟ ᱫᱚ ᱠᱟᱱᱟ ᱵᱤᱨ ᱠᱷᱤᱡᱩᱨ ᱟᱨ ᱱᱚᱣᱟ ᱫᱚ ᱵᱟᱨᱚ ᱢᱟᱥ ᱜᱮ ᱧᱟᱢᱚᱜ ᱜᱮᱭᱟ ᱱᱚᱝᱠᱟᱱᱟᱜ ᱢᱮᱱᱟᱜᱼᱟ ᱟᱨᱦᱚᱸ ᱡᱚ ᱵᱤᱞᱤ ᱠᱚ ᱡᱚ ᱞᱟᱦᱟ ᱥᱮᱫ ᱤᱧ ᱩᱫᱩᱜ ᱟᱯᱮᱭᱟ ᱱᱚᱜᱼᱚᱭ ᱱᱚᱣᱟ ᱫᱚᱵᱚᱱ ᱧᱮᱞ ᱮᱫᱟ ᱠᱚᱪ ᱵᱮᱞ ᱥᱮ ᱠᱚᱪᱞᱮ ᱵᱮᱞᱮ ᱱᱚᱣᱟ ᱟᱞᱮᱭᱟᱜ ᱵᱤᱨ ᱨᱮ ᱢᱮᱱᱟᱜᱼᱟ ᱫᱚᱢᱮ ᱜᱟᱱ ᱫᱟᱨᱮ ᱱᱚᱝᱠᱟᱱᱟᱜ ᱱᱚᱜᱼᱚᱭ ᱫᱟᱨᱮ ᱟᱹᱰᱤ ᱞᱟᱹᱴᱩ ᱞᱟᱹᱴᱩ ᱢᱟᱨᱟᱝ ᱢᱟᱨᱟᱝ ᱜᱮᱭᱟ ᱱᱤᱭᱟᱹ ᱫᱟᱨᱮ ᱨᱮᱫᱚ ᱡᱟᱹᱱᱩᱢ ᱛᱟᱦᱮᱱᱟ ᱱᱤᱭᱟᱹ ᱫᱚ ᱡᱚᱜᱼᱟ ᱱᱤᱛᱚᱝ ᱫᱚ ᱵᱮᱞᱮ ᱠᱟᱛᱮ ᱱᱚᱣᱟ ᱫᱚ ᱫᱟᱨᱮ ᱠᱚᱨᱮ ᱫᱚ ᱪᱟᱵᱟᱣ ᱠᱟᱱᱟ ᱟᱹᱰᱤ ᱜᱟᱱ ᱜᱮ ᱮᱱᱠᱷᱟᱱ ᱢᱤᱫᱴᱮᱱ ᱵᱟᱨᱭᱟ ᱫᱟᱨᱮ ᱨᱮ ᱱᱚᱝᱠᱟ ᱢᱮᱱᱟᱜᱼᱟ ᱱᱮᱛᱟᱨ ᱫᱚ ᱵᱮᱞᱮ ᱟᱠᱟᱱᱟ ᱱᱤᱭᱟᱹ ᱫᱚ ᱧᱮᱞ ᱜᱮᱭᱟᱵᱚᱱ ᱵᱟᱡᱟᱨ ᱠᱚᱨᱮ ᱦᱚᱸ ᱠᱤᱨᱤᱧ ᱛᱮ ᱧᱟᱢᱚᱜ ᱜᱮᱭᱟ ᱵᱟᱡᱟᱨ ᱠᱚᱨᱮ ᱦᱚᱸᱠᱚ ᱟᱹᱠᱷᱨᱤᱧ ᱜᱮᱭᱟ ᱠᱚ ᱟᱹᱰᱤ ᱜᱟᱱ ᱦᱟᱴ ᱨᱮ ᱵᱟᱡᱟᱨ ᱨᱮ ᱟᱞᱮ ᱫᱚ ᱵᱤᱨ ᱨᱮᱜᱮ ᱞᱮ ᱧᱟᱢᱟ

ᱛᱟᱦᱮᱱ ᱯᱮ ᱧᱮᱞ ᱯᱮ ᱚᱠᱟ ᱥᱚᱢᱚᱭ ᱚᱠᱟ ᱡᱚ ᱵᱤᱞᱤ ᱧᱟᱢᱚᱜᱼᱟ ᱡᱚᱛᱚ ᱴᱷᱤᱠ ᱤᱧ ᱩᱫᱩᱜ ᱟᱯᱮᱭᱟ ᱢᱟ ᱛᱚᱵᱮ ᱥᱟᱱᱟᱢ ᱯᱮᱲᱟ ᱦᱚᱲ ᱠᱚ ᱥᱟᱹᱜᱩᱱ ᱵᱤᱫᱟᱹᱭ